ᱡᱚᱦᱟᱨ ᱥᱟᱱᱛᱟᱲ ᱦᱚᱯᱚᱱ ᱯᱟᱦᱴᱟ ᱥᱮᱫ ᱠᱷᱚᱱ ᱤᱧ ᱜᱮ ᱥᱤᱢᱚᱞ ᱢᱟᱱᱰᱤ ᱟᱯᱮ ᱥᱟᱱᱟᱢ ᱠᱚ ᱞᱟᱹᱜᱤᱫ ᱛᱟᱦᱮᱱ ᱠᱟᱱᱟ ᱥᱟᱹᱜᱩᱱ ᱫᱟᱨᱟᱢ ᱛᱚᱵᱮ ᱵᱷᱤᱰᱤᱭᱳ ᱧᱮᱞ ᱞᱟᱦᱟ ᱱᱚᱣᱟ ᱪᱮᱱᱮᱞ ᱨᱮ ᱱᱟᱣᱟ ᱜᱮ ᱠᱷᱟᱱᱮᱢ ᱥᱟᱱᱛᱟᱲ ᱦᱚᱯᱚᱱ ᱪᱮᱱᱮᱞ ᱫᱚ ᱥᱟᱵᱥᱠᱨᱟᱭᱤᱵ ᱛᱚᱨᱟᱭ ᱢᱮ ᱪᱮᱫᱟᱜ ᱥᱮ ᱵᱟᱝᱢᱟ ᱥᱟᱱᱛᱟᱲ ᱦᱚᱯᱚᱱ ᱞᱟᱹᱜᱤᱫ ᱥᱟᱱᱛᱟᱲ ᱦᱚᱯᱚᱱ ᱠᱷᱟᱹᱛᱤᱨ ᱥᱟᱱᱛᱟᱲ ᱦᱚᱯᱚᱱ ᱦᱚᱛᱮᱛᱮ ᱥᱟᱱᱛᱟᱲ ᱦᱚᱯᱚᱱ ᱥᱟᱶᱛᱮ ᱥᱟᱱᱛᱟᱲ ᱦᱚᱯᱚᱱ ᱠᱚᱣᱟᱜ ᱠᱟᱛᱷᱟ ᱵᱟᱰᱟᱭ ᱦᱚᱪᱚ ᱛᱟᱞᱟᱛᱮ ᱥᱟᱶᱛᱟ ᱥᱩᱥᱟᱹᱨ ᱨᱮᱱᱟᱜ ᱠᱟᱹᱢᱤᱦᱚᱨᱟ ᱦᱟᱛᱟᱣ ᱦᱩᱭ ᱟᱠᱟᱱᱟ᱾ ᱛᱚᱵᱮ ᱫᱮᱞᱟ ᱠᱟᱛᱷᱟ ᱠᱚ ᱟᱸᱡᱚᱢ ᱦᱩᱭ ᱞᱮᱱ ᱜᱮ᱾ ᱡᱚᱦᱟᱨ ᱜᱮ ᱥᱟᱱᱟᱢ ᱠᱚ᱾ ᱤᱧ ᱜᱮ ᱥᱟᱱᱛᱟᱲ ᱦᱚᱯᱚᱱ ᱟᱨ ᱱᱚᱣᱟ ᱥᱟᱱᱛᱟᱲ ᱦᱚᱯᱚᱱ ᱭᱩᱴᱭᱩᱵᱽ ᱪᱮᱱᱮᱞ ᱯᱟᱦᱴᱟ ᱥᱮᱫ ᱠᱷᱚᱱ ᱟᱯᱮ ᱥᱟᱱᱟᱢ ᱠᱚᱜᱮ ᱟᱭᱢᱟ ᱥᱟᱨᱦᱟᱣ᱾ ᱛᱚ ᱛᱮᱦᱮᱧ ᱵᱷᱤᱰᱤᱭᱳ ᱛᱮᱭᱟᱨ ᱛᱮᱧ ᱵᱚᱲᱦᱮᱱᱟ ᱟᱨ ᱢᱤᱫ ᱫᱷᱟᱣ ᱡᱟᱦᱟᱸ ᱫᱚ ᱪᱮᱫ ᱞᱮᱠᱟ ᱵᱚᱱ ᱵᱩᱡᱷᱟᱹᱣ ᱫᱟ ᱡᱮ ᱢᱟᱱᱮ ᱤᱧ ᱥᱚᱢᱟᱡᱽ ᱱᱤᱭᱮ ᱟᱵᱚᱱᱟᱜ ᱥᱚᱢᱟᱡᱽ ᱠᱟᱹᱦᱤ ᱨᱚᱲᱟ ᱡᱮ ᱢᱟᱱᱮ ᱟᱹᱰᱤ ᱤᱱᱴᱟᱨᱮᱥᱴᱤᱝ ᱢᱤᱫᱴᱟᱝ ᱵᱷᱟᱵᱽ ᱢᱤᱫᱴᱟᱝ ᱪᱟᱞᱟᱜ ᱠᱟᱱᱟ ᱡᱮ ᱠᱚᱱᱴᱨᱳᱵᱷᱟᱨᱥᱤ ᱢᱤᱫᱴᱟᱝ ᱛᱮᱭᱟᱨᱚᱜ ᱠᱟᱱᱟ ᱥᱟᱱᱟᱢ ᱡᱟᱭᱜᱟ ᱨᱮᱜᱮ ᱟᱵᱚ ᱯᱚᱱᱰᱤᱛ ᱨᱚᱜᱷᱩᱱᱟᱛᱷ ᱢᱩᱨᱢᱩ ᱟᱵᱚᱭ ᱞᱟᱹᱭ ᱦᱚᱴᱚ ᱠᱟᱜ ᱵᱚᱱᱟ ᱥᱮ ᱚᱞ ᱦᱚᱴᱚ ᱠᱟᱜ ᱵᱚᱱᱟᱭ ᱡᱮ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱸᱢ ᱟᱫᱚᱜ ᱮᱱᱠᱷᱟᱱ ᱟᱫ ᱞᱟᱦᱟᱨᱮ ᱟᱫ ᱞᱟᱦᱟ ᱨᱮᱜᱮ ᱟᱵᱚ ᱫᱚᱵᱚᱱ ᱟᱨᱫᱷᱮᱠ ᱵᱚᱱ ᱪᱟᱵᱟᱭᱮᱱᱟ ᱪᱮᱫ ᱞᱮᱠᱟ ᱢᱟᱱᱮ ᱟᱵᱚ ᱜᱮᱵᱚᱱ ᱪᱟᱵᱟᱭᱮᱱᱟ ᱟᱵᱚ ᱟᱵᱚ ᱛᱮᱜᱮ ᱪᱮᱫ ᱞᱮᱠᱟ ᱚᱞᱮᱢ ᱟᱫ ᱞᱮᱨᱮ ᱢᱟᱱᱮ ᱟᱵᱚ ᱵᱚᱱ ᱟᱨᱫᱷᱮᱠ ᱜᱮᱵᱚᱱ ᱟᱫ ᱠᱮᱜᱼᱟ ᱚᱞ ᱢᱮᱱᱟᱜ ᱛᱟᱵᱚᱱᱟ ᱮᱱᱛᱮ ᱚᱞ ᱵᱟᱝᱵᱚᱱ ᱵᱟᱰᱟᱭᱟ ᱢᱟᱱᱮ ᱚᱞ ᱨᱮᱦᱚᱸ ᱵᱤᱨᱳᱫᱷ ᱵᱟᱰᱟᱭ ᱛᱚ ᱫᱩᱨᱮᱨ ᱠᱚᱛᱷᱟ ᱚᱞ ᱨᱮᱦᱚᱸ ᱵᱤᱨᱳᱫᱷ ᱚᱞ ᱪᱤᱠᱤ ᱵᱟᱝ ᱜᱟᱱᱚᱜᱼᱟ ᱟᱪᱪᱷᱟ ᱴᱷᱤᱠ ᱜᱮᱭᱟ ᱚᱱᱟ ᱦᱩᱭᱱᱟ ᱢᱤᱫᱴᱟᱝ ᱚᱞ ᱪᱤᱠᱤ ᱵᱤᱨᱳᱫᱷ ᱤᱧ ᱵᱟᱹᱧ ᱵᱟᱰᱟᱭᱟ ᱟᱨ ᱢᱤᱫᱴᱟᱝ ᱦᱚᱲ ᱦᱚᱸ ᱵᱟᱹᱧ ᱥᱮᱬᱟ ᱦᱚᱪᱚᱭᱟ ᱟᱨ ᱤᱧ ᱵᱟᱹᱧ ᱠᱩᱥᱤᱭᱟᱜ ᱠᱟᱱᱟ ᱛᱚ ᱵᱟᱹᱧ ᱠᱩᱥᱤᱭᱟᱜ ᱠᱟᱱᱟ ᱪᱤᱠᱟᱹ ᱠᱟᱱᱟ ᱟᱨ ᱢᱤᱫᱴᱟᱝ ᱦᱚᱲᱮ ᱠᱩᱥᱤᱭᱟᱜ ᱠᱟᱱᱟ ᱩᱱᱤ ᱛᱚ ᱞᱟᱦᱟ ᱤᱫᱤ ᱦᱚᱪᱚᱣᱟᱭ ᱢᱮᱥᱮ ᱚᱱᱟ ᱵᱟᱵᱚᱱ ᱵᱩᱡᱷᱟᱹᱣ ᱫᱟᱲᱮᱭᱟᱜ ᱠᱟᱱᱟ ᱟᱵᱚᱱᱟᱜ ᱚᱞ ᱨᱮᱜᱮ ᱟᱵᱚ ᱵᱚᱱ ᱵᱤᱨᱳᱫᱮᱜᱼᱟ ᱟᱪᱪᱷᱟ ᱟᱵᱚ ᱮᱴᱠᱮᱴᱚᱬᱮ ᱵᱚᱱ ᱥᱤᱨᱡᱟᱹᱣᱮᱜᱼᱟ ᱫᱩᱭ ᱱᱚᱢᱵᱚᱨ ᱨᱚᱲ ᱢᱮᱱᱟᱜ ᱛᱟᱢᱟ ᱦᱮᱸ ᱨᱚᱲ ᱢᱮᱱᱟᱜ ᱛᱟᱢᱟ ᱨᱚᱲ ᱨᱮᱦᱚᱸ ᱢᱟᱱᱮ ᱩᱞᱴᱟᱹ ᱡᱤᱱᱤᱥ ᱵᱚᱱ ᱛᱮᱭᱟᱨᱫᱟ ᱪᱮᱫ ᱞᱮᱠᱟ ᱩᱞᱴᱟᱹ ᱡᱤᱱᱤᱥ ᱵᱚᱱ ᱛᱮᱭᱟᱨ ᱫᱟ ᱢᱟᱱᱮ ᱨᱚᱲ ᱵᱚᱞᱛᱮ ᱥᱟᱯᱳᱡ ᱨᱚᱲ ᱫᱚ ᱟᱨ ᱤᱧᱟᱹᱜ ᱫᱚ ᱵᱟᱝ ᱠᱟᱱᱟ ᱱᱚᱣᱟ ᱫᱚ ᱥᱟᱱᱛᱟᱲ ᱠᱟᱱᱟ ᱤᱧᱟᱹᱜ ᱫᱚ ᱵᱟᱝ ᱠᱟᱱᱟ ᱟᱨᱠᱤ ᱥᱟᱱᱛᱟᱲ ᱢᱟᱱᱮ ᱟᱨ ᱤᱧ ᱫᱚ ᱥᱟᱱᱛᱟᱲ ᱫᱚ ᱵᱟᱝ ᱠᱟᱹᱱᱟᱹᱧ ᱚᱱᱮ ᱚᱱᱠᱟᱱ ᱢᱤᱫᱴᱟᱝ ᱵᱷᱟᱵᱽ ᱠᱟᱱᱟ ᱟᱨᱠᱤ ᱡᱟᱜᱮ ᱵᱚᱭᱦᱟ ᱠᱚ ᱟᱞᱚᱯᱮ ᱢᱚᱱᱮᱭ ᱛᱟᱵᱚᱱᱟ ᱤᱧ ᱫᱚ ᱥᱟᱱᱛᱟᱲ ᱠᱟᱱ ᱜᱮᱭᱟ ᱤᱧ ᱫᱚ ᱠᱷᱟᱹᱴᱤ ᱥᱟᱱᱛᱟᱲ ᱠᱟᱱ ᱜᱤᱭᱟᱹᱧ ᱟᱨ ᱵᱟᱹᱠᱤ ᱦᱩᱭᱩᱜ ᱠᱟᱱᱟ ᱪᱮᱫᱠᱟ ᱨᱚᱲ ᱛᱮᱫᱚ ᱵᱟᱝ ᱥᱟᱱᱛᱟᱲ ᱛᱮᱫᱚ ᱵᱟᱹᱧ ᱨᱚᱲᱟ ᱤᱧ ᱦᱤᱱᱫᱤ ᱛᱤᱧ ᱨᱚᱲᱟ ᱤᱝᱞᱤᱥ ᱛᱤᱧ ᱨᱚᱲᱟ ᱵᱟᱝᱞᱟ ᱛᱤᱧ ᱨᱚᱲᱟ ᱩᱲᱤᱭᱟ ᱛᱤᱧ ᱨᱚᱲᱟ ᱟᱨᱚ ᱪᱮᱫ ᱠᱚᱛᱮ ᱪᱚᱧ ᱨᱚᱲᱟ

ᱟᱪᱪᱷᱟ ᱢᱟᱱᱮ ᱮᱴᱠᱮᱴᱚᱬᱮ ᱵᱚᱱ ᱥᱤᱨᱡᱟᱹᱣᱮᱫᱼᱟ ᱟᱨᱠᱤ ᱠᱤᱪᱷᱩ ᱠᱤᱪᱷᱩ ᱱᱚᱝᱠᱟ ᱵᱩᱫᱽᱫᱷᱤᱢᱟᱱ ᱦᱚᱲ ᱢᱮᱱᱟᱜ ᱠᱚᱣᱟ ᱟᱨᱠᱤ ᱱᱮᱜᱮᱴᱤᱵᱷ ᱵᱩᱫᱽᱫᱷᱤᱢᱟᱱ ᱦᱚᱲ ᱢᱮᱱᱟᱜ ᱠᱚᱣᱟ ᱡᱟᱦᱟᱸ ᱫᱚ ᱡᱟᱦᱟᱸ ᱫᱚ ᱵᱟᱹᱲᱤᱡᱚᱜ ᱠᱟᱱᱟ ᱚᱱᱟ ᱫᱚ ᱟᱨᱚ ᱵᱟᱹᱲᱤᱡ ᱦᱚᱪᱚᱣᱟᱜ ᱢᱮ ᱟᱨᱠᱤ ᱱᱚᱝᱠᱟᱱ ᱫᱚ ᱱᱚᱝᱠᱟᱱ ᱴᱟᱭᱤᱯ ᱟᱨᱠᱤ ᱢᱟᱱᱮ ᱨᱤᱠᱟᱹ ᱫᱚ ᱵᱟᱠᱚ ᱨᱤᱠᱟᱹᱭᱮᱫᱟ ᱚᱠᱚᱭ ᱦᱚᱸ ᱡᱮ ᱵᱟᱝ ᱱᱚᱣᱟ ᱠᱷᱚᱱᱟᱜ ᱜᱮ ᱟᱨᱚ ᱠᱟᱹᱴᱤᱡ ᱛᱚᱞ ᱥᱟᱢᱴᱟᱣ ᱦᱩᱭᱩᱜᱼᱟ ᱫᱮᱠᱷᱤ ᱡᱟᱜᱮ ᱞᱟᱲᱟᱣ ᱠᱟᱱᱟ ᱥᱮ ᱪᱤᱠᱟᱹ ᱠᱟᱱᱟ ᱥᱮ ᱚᱥᱩᱵᱤᱫᱷᱟᱜ ᱠᱟᱱᱟ ᱥᱮ ᱵᱟᱹᱲᱤᱡᱚᱜ ᱠᱟᱱᱟ ᱛᱟᱠᱤ ᱱᱚᱣᱟ ᱡᱤᱱᱤᱥ ᱵᱚᱱ ᱟᱵᱚ ᱵᱚᱱ ᱞᱟᱦᱟᱭᱟ ᱚᱱᱟ ᱡᱤᱱᱤᱥ ᱫᱚ ᱵᱟᱹᱱᱩᱜ ᱟᱱ ᱛᱟᱠᱚᱣᱟ ᱢᱮᱠᱥᱤᱢᱟᱢ ᱦᱚᱲᱟᱜ ᱜᱮ ᱟᱨ ᱵᱟᱹᱠᱤ ᱟᱨ ᱢᱤᱫᱴᱟᱝ ᱡᱤᱱᱤᱥ ᱦᱩᱭᱩᱜ ᱠᱟᱱᱟ ᱫᱷᱚᱨᱚᱢ ᱢᱮᱱᱟᱜ ᱛᱟᱢᱟ ᱫᱷᱚᱨᱚᱢ ᱢᱟᱱᱮ ᱫᱷᱚᱨᱚᱢ ᱨᱮᱱᱟᱜ ᱠᱟᱛᱷᱟ ᱦᱚᱸ ᱟᱨᱚ ᱡᱩᱫᱟᱹ ᱜᱮᱭᱟ ᱢᱟᱱᱮ ᱫᱷᱚᱨᱚᱢ ᱨᱮᱦᱚᱸ ᱵᱚᱱ ᱩᱞᱴᱟᱹ ᱪᱟᱵᱟ ᱟᱠᱟᱫᱟ ᱟᱯᱱᱟᱨᱟᱜ ᱫᱷᱚᱨᱚᱢ ᱢᱟ ᱢᱟᱱᱮ ᱴᱷᱤᱠ ᱴᱷᱤᱠᱟᱹᱱ ᱵᱟᱹᱱᱩᱜᱼᱟ ᱟᱨᱠᱤ ᱚᱠᱚᱭ ᱢᱤᱫ ᱫᱷᱟᱨᱮ ᱪᱮᱫ ᱫᱷᱚᱨᱚᱢᱮ ᱞᱟᱹᱭᱫᱟ ᱦᱟᱹᱱᱤ ᱢᱤᱫᱴᱟᱝ ᱫᱷᱚᱨᱚᱢᱮ ᱞᱟᱹᱭᱫᱟ ᱱᱩᱭ ᱢᱤᱫᱴᱟᱝ ᱱᱚᱣᱟ ᱫᱷᱚᱨᱚᱢᱮ ᱞᱟᱹᱭᱫᱟ ᱦᱟᱹᱱᱤ ᱟᱨᱚ ᱪᱮᱫ ᱫᱷᱚᱨᱚᱢ ᱪᱚᱭ ᱞᱟᱹᱭᱫᱟ ᱦᱟᱸᱜ ᱚᱠᱚᱭ ᱵᱟᱰᱟᱭ ᱟᱨᱠᱤ ᱢᱟᱱᱮ ᱛᱤᱱᱟᱹᱜ ᱦᱚᱲ ᱢᱮᱱᱟᱜ ᱠᱚᱣᱟ ᱩᱱᱟᱹᱜ ᱫᱷᱚᱨᱚᱢ ᱟᱨᱠᱤ ᱛᱤᱱᱟᱹᱜ ᱡᱟᱭᱜᱟ ᱢᱮᱱᱟᱜᱼᱟ ᱩᱱᱟᱹᱜ ᱫᱷᱚᱨᱚᱢ ᱟᱨᱠᱤ ᱚᱱᱠᱟ ᱴᱟᱭᱤᱯ ᱠᱚ ᱠᱤᱪᱷᱩ ᱠᱤᱪᱷᱩ ᱦᱚᱲ ᱠᱚ ᱞᱟᱹᱭ ᱦᱚᱪᱚᱭᱮᱫᱟ ᱟᱨᱠᱤ ᱢᱟᱱᱮ ᱟᱨ ᱫᱷᱚᱨᱚᱢ ᱠᱚᱨᱚᱢ ᱨᱮᱱᱟᱜ ᱠᱳᱱᱳ ᱠᱟᱞᱪᱟᱨ ᱦᱚᱸ ᱵᱟᱹᱱᱩᱜ ᱛᱟᱠᱚᱣᱟ ᱟᱨ ᱫᱮᱵᱟ ᱥᱮᱵᱟ ᱦᱚᱸ ᱵᱟᱹᱱᱩᱜ ᱛᱟᱠᱚᱣᱟ ᱟᱨ ᱢᱟᱱᱟᱣ ᱜᱩᱱᱟᱹᱣ ᱦᱚᱸ ᱵᱟᱹᱱᱩᱜ ᱛᱟᱠᱚᱣᱟ ᱩᱱᱠᱩ ᱫᱷᱚᱨᱚᱢ ᱨᱮᱱᱟᱜ ᱠᱟᱛᱷᱟ ᱠᱚ ᱞᱟᱹᱭᱟ ᱪᱮᱫ ᱮᱢ ᱞᱟᱹᱭᱟ ᱢᱟᱱᱮ ᱩᱱᱠᱩ ᱚᱱᱠᱟᱱ ᱢᱚᱪᱟ ᱠᱷᱚᱱᱟᱜ ᱩᱰᱩᱠᱚᱜᱼᱟ ᱥᱮ ᱵᱟᱝ ᱡᱟᱦᱟᱸ ᱫᱚ ᱢᱟᱱᱮ ᱫᱷᱚᱨᱚᱢ ᱱᱤᱭᱮ ᱛᱤᱥ ᱦᱚᱸ ᱪᱮᱫ ᱦᱚᱸ ᱵᱟᱭ ᱵᱟᱰᱟᱭᱟ ᱦᱟᱹᱱᱤ ᱦᱟᱱᱟ ᱫᱷᱚᱨᱚᱢ ᱱᱤᱭᱮ ᱨᱚᱲᱟ ᱛᱚ ᱱᱚᱝᱠᱟ ᱢᱤᱫᱴᱟᱝ ᱵᱮᱯᱟᱨ ᱠᱟᱱᱟ ᱡᱮ ᱫᱷᱚᱨᱚᱢ ᱱᱤᱭᱮ ᱦᱚᱸ ᱢᱤᱫᱴᱟᱝ ᱱᱟᱱᱟ ᱦᱩᱱᱟᱹᱨ ᱮᱴᱠᱮᱴᱚᱬᱮ ᱠᱚ ᱥᱤᱨᱡᱟᱹᱣᱮᱫᱼᱟ ᱟᱨᱠᱤ ᱦᱮᱸ ᱫᱚ ᱪᱮᱫᱟᱜ ᱟᱵᱚᱱᱟᱜ ᱪᱷᱟᱹᱛᱤᱠ ᱯᱟᱹᱨᱤᱥ ᱨᱮᱱ ᱦᱚᱲ ᱡᱟᱦᱟᱸ ᱠᱚ ᱢᱮᱱᱟᱜᱼᱟ ᱟᱯᱮ ᱥᱟᱞᱟᱜ ᱛᱮ ᱟᱞᱮ ᱦᱚᱸᱞᱮ ᱮᱢᱟ ᱯᱮ ᱠᱟᱱᱟ ᱯᱩᱨᱟᱹ ᱴᱷᱩᱠᱟᱣ ᱛᱚ ᱪᱮᱫ ᱮᱢ ᱞᱟᱹᱭᱟ ᱟᱯᱱᱟᱨ ᱡᱟᱦᱟᱸ ᱨᱮ ᱟᱯᱱᱟᱨ ᱡᱚᱲᱤᱛᱚ ᱢᱮᱱᱟᱜ ᱢᱮᱭᱟ ᱛᱚ ᱚᱱᱟ ᱨᱮᱫᱚ ᱫᱤᱠᱩ ᱫᱚ ᱛᱟᱢᱟᱥᱟ ᱵᱟᱭ ᱧᱮᱞᱟ ᱴᱟᱠᱟ ᱛᱟᱢᱟᱥᱟ ᱢᱟᱭ ᱧᱮᱞ ᱜᱮᱭᱟ ᱛᱚ ᱛᱟᱢᱟᱥᱟ ᱵᱚᱱ ᱩᱫᱩᱜ ᱟᱠᱚ ᱠᱷᱟᱱ ᱛᱟᱢᱟᱥᱟ ᱢᱟᱭ ᱧᱮᱞ ᱜᱮᱭᱟ ᱩᱱᱤ ᱫᱚ ᱟᱨ ᱠᱚ ᱠᱚᱞᱠᱚᱞᱤᱭᱟ ᱞᱟᱸᱫᱟᱭᱟᱠᱚ ᱟᱨ ᱠᱚ ᱞᱟᱹᱭᱟ ᱥᱟᱱᱛᱟᱲ ᱡᱟᱹᱛᱤ ᱵᱚᱠᱟ ᱦᱮᱸ ᱟᱨᱚ ᱪᱮᱫ ᱠᱚᱪᱚ ᱠᱚ ᱞᱟᱹᱭᱟ ᱛᱚ ᱱᱚᱝᱠᱟ ᱢᱟᱱ ᱚᱯᱚᱢᱟᱱ ᱦᱮᱸ ᱤᱡᱽᱡᱚᱛ ᱯᱷᱤᱡᱽᱡᱚᱛ ᱨᱮᱱᱟᱜ ᱢᱤᱫᱴᱟᱝ ᱵᱮᱯᱟᱨ ᱦᱤᱡᱩᱜ ᱠᱟᱱᱟ ᱛᱚ ᱵᱚᱭᱦᱟ ᱠᱚ ᱡᱟᱦᱟᱸ ᱨᱮ ᱟᱵᱚᱱᱟᱜ ᱥᱚᱢᱟᱡᱽ ᱨᱮᱱᱟᱜ ᱥᱟᱶᱛᱟ ᱨᱮᱱᱟᱜ ᱢᱤᱫᱴᱟᱝ ᱵᱮᱯᱟᱨ ᱠᱟᱱ ᱛᱟᱵᱚᱱᱟ ᱚᱱᱟ ᱫᱚ ᱢᱚᱪᱟ ᱫᱚ ᱩᱞᱴᱚ ᱱᱮᱜᱮᱴᱤᱵᱷ ᱵᱷᱟᱵᱽ ᱛᱮᱫᱚ ᱵᱟᱵᱚᱱ ᱨᱚᱲ ᱢᱟ ᱪᱟᱦᱮ ᱵᱟᱹᱧ ᱟᱯᱱᱟᱨ ᱫᱟᱲᱮᱜ ᱠᱟᱱᱟ ᱠᱤᱱᱛᱩ ᱵᱟᱹᱧ ᱨᱚᱲ ᱢᱟ ᱦᱮᱸ ᱥᱮ ᱵᱟᱝ ᱛᱚ ᱡᱟᱜᱮ ᱟᱯᱱᱟᱨ ᱟᱯᱱᱟᱨ ᱫᱚ ᱟᱯᱱᱟᱨ ᱜᱮ ᱟᱯᱱᱟᱨ ᱵᱟᱠᱷᱟᱱ ᱫᱚ ᱵᱟᱵᱚᱱ ᱟᱯᱱᱟᱨ ᱫᱟᱲᱮᱭᱟᱜᱼᱟ ᱵᱟᱝᱵᱚᱱ ᱞᱟᱦᱟ ᱫᱟᱲᱮᱭᱟᱜᱼᱟ ᱟᱨᱠᱤ ᱵᱟᱠᱷᱟᱱ ᱩᱱᱠᱩ ᱚᱱᱟ ᱫᱤᱠᱩ ᱠᱚ ᱱᱚᱝᱠᱟ ᱠᱚ ᱠᱷᱟᱨᱟᱯ ᱠᱚ ᱢᱚᱱᱮ ᱵᱚᱱᱟ ᱟᱨ ᱠᱷᱟᱨᱟᱯ ᱠᱚ ᱠᱷᱟᱨᱟᱯ ᱵᱚᱱᱟ ᱟᱨ ᱠᱚ ᱵᱟᱵᱚᱱ ᱞᱟᱦᱟ ᱦᱚᱪᱚ ᱵᱚᱱᱟ ᱛᱚ ᱚᱱᱠᱟᱜᱮ ᱛᱟᱦᱞᱮ ᱮᱱᱠᱷᱟᱱ ᱢᱤᱫᱴᱟᱝ ᱡᱤᱱᱤᱥ ᱱᱚᱜᱼᱚ ᱱᱚᱝᱠᱟ ᱦᱩᱭᱱᱟ ᱡᱮ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱵᱚᱭᱦᱟ ᱠᱚ ᱚᱞ ᱦᱚᱸ ᱵᱟᱵᱚᱱ ᱟᱫᱟ ᱨᱚᱲ ᱦᱚᱸ ᱵᱟᱵᱚᱱ ᱟᱫᱟ ᱫᱷᱚᱨᱚᱢ ᱦᱚᱸ ᱵᱟᱵᱚᱱ ᱟᱫᱟ ᱟᱨ ᱟᱵᱚ ᱥᱟᱱᱟᱢ ᱜᱮᱵᱚᱱ ᱛᱟᱦᱮᱱᱟ ᱥᱩᱫᱷᱩ ᱟᱯᱱᱟᱨ ᱥᱩᱢᱩᱝ ᱫᱚ ᱵᱟᱝ ᱥᱟᱱᱟᱢ ᱦᱚᱲ ᱜᱮᱵᱚᱱ ᱛᱟᱦᱮᱱᱟ ᱛᱚ ᱪᱚᱞᱚ ᱵᱚᱭᱦᱟ ᱠᱚ ᱛᱮᱦᱮᱧ ᱫᱚ ᱩᱱᱟᱹᱜ ᱫᱷᱟᱹᱨᱤᱡ ᱜᱮ ᱵᱟᱹᱠᱤ ᱫᱚ ᱯᱚᱨᱮ ᱨᱮᱱᱟᱜ ᱵᱷᱤᱰᱤᱭᱳ ᱨᱮ ᱢᱤᱴ ᱦᱩᱭᱩᱜᱼᱟ ᱟᱨ ᱡᱟᱦᱟᱸᱭ ᱠᱚ ᱱᱚᱣᱟ ᱪᱮᱱᱮᱞ ᱨᱮ ᱱᱟᱣᱟ ᱢᱮᱱᱟᱜ ᱠᱚ ᱛᱟᱵᱚᱱᱟ ᱩᱱᱠᱩ ᱫᱚ ᱱᱚᱣᱟ ᱪᱮᱱᱮᱞ ᱫᱚ ᱚᱵᱚᱥᱥᱳᱭ ᱥᱟᱵᱥᱠᱨᱟᱭᱤᱵᱽ ᱛᱟᱵᱚᱱ ᱯᱮ ᱟᱨ ᱡᱟᱦᱟᱱᱟᱜ ᱢᱚᱱᱮ ᱨᱮ ᱠᱟᱛᱷᱟ ᱢᱮᱱᱟᱜ ᱛᱟᱵᱚᱱ ᱠᱷᱟᱱ ᱚᱵᱚᱥᱥᱳᱭ ᱠᱚᱢᱮᱱᱴ ᱠᱟᱛᱮ ᱵᱟᱲᱟᱭ ᱛᱟᱵᱚᱱ ᱯᱮ ᱟᱨ ᱡᱩᱫᱤ ᱡᱟᱦᱟᱱᱟᱜ ᱵᱟᱹᱲᱤᱡ ᱤᱧ ᱞᱟᱹᱭ ᱯᱟᱨᱚᱢ ᱠᱮᱫ ᱠᱷᱟᱱ ᱚᱵᱚᱥᱥᱳᱭ ᱯᱮ ᱠᱚᱢᱮᱱᱴ ᱛᱟᱵᱚᱱᱟ ᱡᱟᱛᱮ ᱤᱧ ᱵᱷᱩᱞ ᱴᱟᱜ ᱤᱧ ᱥᱩᱫᱷᱨᱟᱹᱣ ᱫᱟᱲᱮᱭᱟᱛᱤᱧ ᱢᱟ ᱢᱟ ᱛᱚᱵᱮ ᱥᱟᱱᱟᱢ ᱠᱚᱜᱮ ᱟᱨ ᱢᱤᱫ ᱫᱷᱟᱣ ᱡᱚᱦᱟᱨ